ᱟᱢ ᱵᱟᱝᱠᱷᱟᱱ ᱤᱧ ᱫᱚ ᱵᱟᱹᱧ ᱵᱟᱧᱪᱟᱣᱟ ᱱᱚᱣᱟ ᱫᱚ ᱫᱷᱟᱹᱨᱛᱤ ᱨᱮᱱᱟᱜ ᱢᱤᱫ ᱵᱮᱡᱩᱛ ᱮᱲᱮ ᱨᱚᱲ ᱠᱟᱱᱟ ᱡᱚᱛᱚ ᱜᱮᱠᱚ ᱵᱟᱧᱪᱟᱣᱟ ᱟᱹᱰᱤ ᱵᱮᱥ ᱛᱮᱠᱚ ᱵᱟᱧᱪᱟᱣᱟ ᱜᱩᱡᱩᱜᱼᱟ ᱮᱠᱟᱞ ᱢᱚᱱᱮ ᱨᱮᱱᱟᱜ ᱠᱩᱠᱢᱩ ᱠᱚᱜᱮ ᱵᱟᱞᱮ ᱩᱢᱮᱨ ᱨᱮ ᱟᱢ ᱫᱚ ᱤᱧᱤᱡ ᱢᱮᱱ ᱠᱟᱛᱮ ᱚᱠᱚᱭ ᱛᱟᱭᱱᱚᱢ ᱛᱮ ᱯᱟᱸᱡᱟ ᱯᱟᱸᱡᱟ ᱛᱮ ᱟᱯᱱᱟᱨᱟᱜ ᱡᱤᱵᱚᱱ ᱟᱞᱚᱢ ᱵᱚᱨᱵᱟᱫᱟ ᱟᱢ ᱫᱚ ᱟᱢ ᱠᱩᱥᱤᱭᱟᱜ ᱞᱮᱠᱟ ᱟᱢᱟᱜ ᱡᱤᱵᱚᱱ ᱥᱟᱡᱟᱣ ᱛᱟᱢ ᱠᱷᱟᱱ ᱚᱠᱛᱮ ᱜᱮ ᱞᱟᱹᱭ ᱟᱢᱟ ᱚᱠᱚᱭ ᱟᱢᱤᱡ ᱮ ᱦᱩᱭᱩᱜᱼᱟ ᱟᱨ ᱟᱢ ᱫᱚ ᱚᱠᱚᱭ ᱩᱱᱤ ᱫᱚ ᱟᱞᱚᱢ ᱦᱤᱨᱠᱟᱹᱣᱟᱭᱟ ᱚᱠᱚᱭ ᱟᱢᱮ ᱦᱤᱥᱟᱹᱦᱟᱢ ᱠᱟᱱ ᱪᱮᱫᱟᱜ ᱡᱮ ᱩᱱᱤ ᱵᱟᱰᱟᱭᱟ ᱟᱢ ᱫᱚ ᱩᱱᱤ ᱠᱷᱚᱱ ᱛᱮ ᱟᱹᱰᱤ ᱜᱟᱱᱮᱢ ᱱᱟᱯᱟᱭᱟ ᱜᱩᱡᱩᱜ ᱫᱚ ᱢᱤᱫ ᱱᱚᱝᱠᱟᱱ ᱯᱮᱲᱟ ᱫᱩᱣᱟᱹᱨ ᱨᱮ ᱥᱮᱴᱮᱨ ᱞᱮᱱᱠᱷᱟᱱ ᱵᱷᱮᱡᱟ ᱨᱩᱣᱟᱹᱲ ᱫᱟᱲᱮ ᱫᱚ ᱫᱷᱟᱹᱨᱛᱤ ᱨᱮ ᱚᱠᱚᱭᱟᱜ ᱦᱚᱸ ᱵᱟᱹᱱᱩᱜᱼᱟ ᱡᱚᱢᱟ ᱫᱚ ᱡᱟᱦᱟᱸ ᱛᱤᱱᱟᱹᱜ ᱫᱟᱢᱟᱱᱟᱜ ᱜᱮ ᱦᱩᱭᱮᱱ ᱥᱮ ᱢᱤᱫ ᱫᱷᱟᱣ ᱥᱮᱭᱟ ᱞᱮᱱᱠᱷᱟᱱ ᱚᱱᱟ ᱫᱚ ᱟᱨ ᱪᱮᱫ ᱠᱟᱹᱢᱤ ᱨᱮᱜᱮ ᱵᱟᱭ ᱞᱟᱜᱟᱜᱼᱟ ᱴᱷᱤᱠ ᱚᱱᱠᱟ ᱞᱮᱠᱟ ᱥᱮᱪᱮᱫ ᱡᱟᱦᱟᱸ ᱛᱤᱱᱟᱹᱜ ᱜᱮ ᱛᱟᱦᱮᱸ ᱠᱚ ᱤᱱᱥᱟᱱᱤᱭᱚᱛ ᱵᱟᱝ ᱛᱟᱦᱮᱱ ᱠᱷᱟᱱ ᱚᱱᱟ ᱮᱡᱩᱠᱮᱥᱚᱱ ᱨᱮᱱᱟᱝ ᱫᱟᱢ ᱵᱟᱹᱱᱩᱜᱼᱟ ᱚᱠᱚᱭᱟᱜ ᱪᱚᱨᱚᱠ ᱪᱮᱦᱨᱟ ᱧᱮᱞᱛᱮ ᱟᱞᱚᱢ ᱨᱤᱡᱷᱟᱹᱜᱼᱟ ᱡᱩᱫᱤ ᱟᱡᱟᱜ ᱵᱷᱟᱜᱮ ᱜᱩᱱ ᱵᱟᱹᱱᱩᱜᱼᱟ ᱚᱱᱟ ᱪᱚᱨᱚᱠ ᱫᱚᱢ ᱪᱤᱠᱟᱹᱭᱟ ᱫᱟᱜ ᱵᱟᱝᱠᱷᱟᱱ ᱦᱟᱹᱠᱩ ᱱᱤᱡᱩᱨ ᱡᱤᱛᱟᱹ ᱵᱟᱝᱠᱷᱟᱱ ᱡᱩᱨᱤ ᱱᱤᱡᱩᱨ ᱵᱷᱟᱣᱟᱨ ᱵᱟᱝᱠᱷᱟᱱ ᱵᱟᱦᱟ ᱱᱤᱡᱩᱨ ᱪᱟᱸᱫᱚ ᱵᱟᱝᱠᱷᱟᱱ ᱧᱤᱫᱟᱹ ᱱᱤᱡᱩᱨ ᱥᱤᱧ ᱪᱟᱸᱫᱚ ᱵᱟᱝᱠᱷᱟᱱ ᱫᱤᱱ ᱱᱤᱡᱩᱨ ᱟᱨᱛᱷᱤᱱ ᱵᱟᱝᱠᱷᱟᱱ ᱠᱚᱨᱮᱱᱴ ᱱᱤᱡᱩᱨ ᱱᱮᱴᱣᱟᱨᱠ ᱵᱟᱝᱠᱷᱟᱱ ᱢᱳᱵᱟᱭᱤᱞ ᱱᱤᱡᱩᱨ ᱡᱟᱹᱯᱤᱫ ᱵᱟᱝᱠᱷᱟᱱ ᱦᱚᱲᱢᱚ ᱱᱤᱡᱩᱨ ᱜᱚᱜᱚ ᱵᱟᱝᱠᱷᱟᱱ ᱦᱚᱯᱚᱱ ᱱᱤᱡᱩᱨ ᱰᱷᱮᱣ ᱵᱟᱝᱠᱷᱟᱱ ᱫᱚᱨᱭᱟ ᱱᱤᱡᱩᱨ ᱟᱨ ᱠᱩᱨᱩᱢᱩᱴᱩ ᱵᱟᱝᱠᱷᱟᱱ ᱥᱚᱠᱥᱮᱥ ᱱᱤᱡᱩᱨ ᱚᱠᱚᱭᱟᱜ ᱫᱩᱠ ᱚᱠᱛᱮ ᱨᱮ ᱟᱞᱚᱢ ᱦᱟᱹᱥᱤ ᱩᱰᱟᱹᱣᱮᱭᱟ ᱟᱞᱚᱢ ᱵᱷᱟᱫᱮᱥᱮᱭᱟ ᱪᱤᱠᱟᱢ ᱵᱟᱲᱟᱭᱟ ᱩᱱᱤ ᱫᱚ ᱛᱤᱱᱟᱹᱜ ᱠᱚᱥᱴᱚ ᱛᱟᱞᱟᱨᱮ ᱢᱮᱱᱟᱭᱟ ᱢᱮᱱᱛᱮ ᱦᱮᱸᱫᱮ ᱨᱚᱝ ᱫᱚ ᱚᱠᱚᱭ ᱦᱚᱸ ᱵᱟᱝ ᱠᱚ ᱠᱩᱥᱤᱭᱟᱜᱼᱟ ᱢᱮᱱᱠᱷᱟᱱ ᱟᱥᱲᱟ ᱨᱮᱱᱟᱝ ᱚᱱᱟ ᱦᱮᱸᱫᱮ ᱯᱚᱛᱟᱣ ᱜᱮ ᱥᱟᱱᱟᱢ ᱥᱮᱪᱮᱫᱤᱭᱟᱹ ᱠᱚᱣᱟᱜ ᱞᱤᱠᱷᱚᱱᱮ ᱢᱟᱨᱥᱟᱞ ᱠᱟᱜ ᱠᱟᱱᱟ ᱜᱚᱜᱚ ᱟᱨ ᱮᱨᱟ ᱵᱟᱱᱟ ᱦᱚᱲ ᱜᱮ ᱥᱚᱱᱢᱟᱱ ᱟᱨ ᱫᱩᱞᱟᱹᱲ ᱠᱤᱱ ᱢᱮ ᱪᱮᱫᱟᱜ ᱡᱮ ᱢᱤᱫ ᱦᱚᱲ ᱟᱢ ᱫᱷᱟᱹᱨᱛᱤ ᱛᱮ ᱟᱹᱜᱩ ᱟᱠᱟᱫ ᱢᱮᱭᱟ ᱟᱨ ᱢᱤᱫ ᱦᱚᱲ ᱫᱚ ᱫᱷᱟᱹᱨᱛᱤ ᱨᱮ ᱡᱚᱛᱚ ᱱᱤᱡᱚᱨ ᱦᱚᱲ ᱵᱟᱹᱜᱤ ᱠᱟᱛᱮ ᱟᱢ ᱴᱷᱮᱱᱮ ᱦᱮᱡ ᱟᱠᱟᱱᱟ ᱚᱠᱚᱭ ᱜᱚᱲᱚ ᱟᱢ ᱠᱷᱟᱱ ᱥᱟᱨᱦᱟᱣ ᱫᱚ ᱟᱞᱚᱢ ᱦᱤᱲᱤᱧᱟ ᱪᱟᱦᱮ ᱩᱱᱤ ᱫᱚ ᱨᱤᱠᱥᱟ ᱵᱟᱞᱟ ᱦᱩᱭᱮᱱ ᱥᱟᱨᱦᱟᱣ ᱮᱢ ᱞᱟᱹᱜᱤᱫ ᱛᱮ ᱯᱩᱭᱥᱟᱹ ᱫᱚ ᱵᱟᱭ ᱡᱟᱹᱨᱩᱲ ᱠᱟᱱᱟ ᱮᱠᱞᱟ ᱨᱮᱢ ᱛᱟᱦᱮᱱ ᱚᱠᱛᱮ ᱟᱢᱟᱜ ᱵᱷᱟᱵᱽᱱᱟ ᱞᱟᱹᱜᱤᱫ ᱥᱚᱱᱛᱚᱨ ᱛᱟᱦᱮᱱ ᱢᱮ ᱟᱨ ᱜᱷᱩᱲ ᱨᱮᱢ ᱛᱟᱦᱮᱱ ᱚᱠᱛᱮ ᱟᱢᱟᱜ ᱨᱚᱲ ᱨᱮ ᱥᱚᱱᱛᱚᱨ ᱛᱟᱦᱮᱱ ᱢᱮ ᱠᱮᱨᱮᱠᱴᱚᱨ ᱟᱨ ᱟᱹᱨᱥᱤ ᱵᱟᱱᱟᱨ ᱜᱮ ᱥᱟᱯᱷᱟ ᱫᱚᱦᱚᱭ ᱢᱮ ᱛᱚᱵᱮ ᱮᱱᱟᱝ ᱢᱚᱡᱮᱢ ᱧᱮᱞᱚᱜᱼᱟ